ᱥᱟᱱᱟᱢ ᱜᱟᱛᱮ ᱠᱚ ᱡᱚᱦᱟᱨ ᱥᱟᱶᱛᱮ ᱥᱟᱹᱜᱩᱱ ᱫᱟᱨᱟᱢ ᱞᱩᱠᱷᱤ ᱢᱩᱨᱢᱩ ᱵᱞᱚᱜ ᱪᱮᱱᱮᱞ ᱨᱮ ᱟᱯᱮ ᱡᱚᱛᱚ ᱠᱚᱧ ᱟᱛᱟᱝ ᱫᱟᱨᱟᱢᱮᱫ ᱯᱮᱭᱟ ᱛᱚ ᱪᱮᱫ ᱞᱮᱠᱟ ᱢᱮᱱᱟᱜ ᱯᱮᱭᱟ ᱟᱥᱟᱭᱮᱫ ᱟᱹᱧ ᱡᱚᱛᱚ ᱦᱚᱲ ᱵᱮᱥ ᱵᱟᱲᱟ ᱜᱮᱭᱟ ᱯᱮ ᱯᱟᱞᱮᱫ ᱟᱨ ᱟᱞᱮ ᱦᱚᱸ ᱱᱚᱜᱼᱚ ᱱᱚᱝᱠᱟ ᱵᱮᱥ ᱵᱟᱲᱟ ᱜᱮᱭᱟᱞᱮ ᱟᱫᱚ ᱡᱚᱛᱚ ᱦᱚᱲ ᱵᱟᱲᱟᱭ ᱜᱮᱭᱟᱵᱚᱱ ᱫᱤᱠᱩ ᱠᱚᱣᱟᱜ ᱯᱟᱨᱟᱵᱽ ᱫᱩᱨᱜᱟᱹ ᱯᱩᱡᱟᱹ ᱢᱟ ᱯᱟᱨᱚᱢᱮᱱᱟ ᱛᱚᱵᱮ ᱫᱟᱸᱥᱟᱭ ᱵᱚᱸᱜᱟ ᱦᱚᱸ ᱠᱩᱱᱟᱹᱢᱤᱜ ᱠᱟᱱᱟ ᱱᱟᱦᱟᱜ ᱟᱨ ᱟᱵᱚᱣᱟᱜ ᱥᱚᱦᱨᱟᱭ ᱵᱚᱸᱜᱟ ᱦᱚᱸ ᱥᱮᱴᱮᱨᱚᱜ ᱠᱟᱱᱟ ᱥᱚᱦᱨᱟᱭ ᱯᱟᱨᱟᱵᱽ ᱛᱟᱵᱚᱱᱟ ᱛᱚᱵᱮ ᱛᱮᱦᱮᱧᱟᱜ ᱵᱞᱚᱜ ᱨᱮᱫᱚ ᱚᱱᱟᱜᱮ ᱥᱚᱦᱨᱟᱭ ᱵᱟᱠᱷᱨᱟ ᱪᱮᱫ ᱞᱮᱠᱟ ᱥᱟᱯᱲᱟᱜ ᱠᱟᱱᱟᱞᱮ ᱟᱨ ᱚᱲᱟᱜ ᱠᱚᱞᱮ ᱯᱚᱛᱟᱣ ᱞᱟᱹᱜᱤᱫ ᱛᱚᱵᱮ ᱛᱮᱦᱮᱧᱟᱜ ᱵᱞᱚᱜ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱪᱮᱫ ᱞᱮᱠᱟᱞᱮ ᱯᱚᱛᱟᱣᱮᱜᱼᱟ ᱪᱚᱞᱚ ᱛᱚᱵᱮ ᱧᱮᱞ ᱯᱮ ᱱᱚᱣᱟ ᱵᱞᱚᱜ ᱨᱤᱧ ᱫᱮᱠᱷᱟᱣ ᱟᱯᱮᱭᱟ ᱟᱨ ᱱᱚᱰᱮ ᱫᱚ ᱤᱧ ᱟᱨ ᱟᱞᱮ ᱢᱟᱹᱭ ᱵᱷᱟᱹᱲᱤ ᱞᱤᱧ ᱚᱰᱚᱠᱮᱜᱼᱟ ᱚᱲᱟᱜ ᱵᱷᱤᱛᱤᱨ ᱱᱟᱦᱟᱜ ᱞᱮ ᱯᱚᱛᱟᱣ ᱞᱟᱹᱜᱤᱫ ᱱᱤᱛᱚᱜ ᱫᱚ ᱟᱨ

ᱟᱨ ᱱᱚᱣᱟ ᱫᱚ ᱯᱩᱸᱰ ᱦᱟᱥᱟ ᱠᱟᱱᱟ ᱯᱩᱸᱰ ᱦᱟᱥᱟ ᱨᱮ ᱞᱤᱞ ᱞᱮ ᱢᱮᱥᱟ ᱟᱠᱟᱫᱼᱟ ᱚᱱᱟ ᱪᱤᱠᱟᱹ ᱫᱟᱜ ᱦᱚᱸ ᱞᱤᱞ ᱜᱮ ᱧᱮᱞᱚᱜ ᱠᱟᱱᱟ ᱟᱨ ᱯᱩᱸᱰ ᱦᱟᱥᱟ ᱟᱨ ᱞᱤᱞ ᱵᱮᱥ ᱴᱷᱤᱠ ᱞᱮ ᱞᱮᱣᱦᱟ ᱢᱤᱞᱟᱹᱣᱮᱫᱼᱟ ᱤᱱᱟᱹ ᱫᱚ ᱪᱷᱟᱯᱠᱟ ᱵᱟᱭ ᱪᱷᱟᱯᱠᱟᱜᱼᱟ ᱟᱨ ᱵᱷᱤᱛᱟᱹᱨ ᱫᱚ ᱱᱚᱜᱼᱚ ᱱᱚᱣᱟᱴᱟᱜ ᱵᱟᱹᱫᱽ ᱦᱟᱥᱟ ᱛᱮᱞᱮ ᱯᱚᱛᱟᱣᱟ ᱟᱞᱮ ᱥᱮᱫ ᱫᱚ ᱵᱷᱤᱛᱟᱹᱨ ᱫᱚ ᱵᱟᱹᱫᱽ ᱦᱟᱥᱟ ᱛᱮᱜᱮ ᱠᱚ ᱯᱚᱛᱟᱣᱟ ᱟᱨ ᱵᱟᱱᱟᱨ ᱵᱮᱥ ᱴᱷᱤᱠ ᱞᱮ ᱞᱮᱣᱦᱟ ᱢᱤᱞᱟᱹᱣᱮᱫᱼᱟ ᱩᱱᱟᱹᱜ ᱡᱩᱫᱤ ᱵᱟᱭ ᱡᱟᱹᱯᱩᱫ ᱠᱮᱭᱟ ᱥᱮ ᱦᱩᱱᱟᱹᱝ ᱮᱱᱠᱷᱟᱱ ᱱᱤᱫᱤᱨ ᱫᱚ ᱵᱟᱠᱚ ᱱᱤᱫᱤᱨ ᱠᱮᱭᱟ ᱯᱟᱞᱮ ᱱᱩᱱᱟᱹᱜ ᱫᱚ ᱦᱚᱸ ᱟᱨ ᱱᱩᱠᱤᱱ ᱱᱚᱛᱮ ᱨᱮ ᱟᱞᱮ ᱢᱟᱹᱭ ᱛᱟᱹᱠᱤᱱ ᱵᱷᱟᱹᱲᱤᱭᱟᱹ ᱨᱮ ᱫᱮᱡ ᱠᱟᱛᱮ ᱡᱚᱜᱮᱜ ᱟᱹᱠᱤᱱ ᱟᱨ ᱢᱤᱫ ᱦᱚᱲ ᱫᱚ ᱱᱤᱫᱤᱨ ᱠᱚ ᱦᱩᱨᱤᱫᱮᱜ ᱟᱭ ᱱᱮᱥ ᱫᱚᱢᱮ ᱡᱟᱹᱯᱩᱫ ᱠᱮᱫ ᱛᱮ ᱱᱤᱫᱤᱨ ᱟᱠᱟᱱᱟ ᱠᱚ ᱟᱨ ᱯᱩᱱ ᱦᱚᱲ ᱛᱮ ᱱᱟᱦᱟᱜ ᱞᱮ ᱯᱚᱛᱟᱣ ᱞᱟᱹᱜᱤᱫ ᱟᱹᱞᱤᱧ ᱵᱟᱨ ᱦᱚᱲ ᱫᱚ ᱞᱟᱛᱟᱨ ᱨᱮᱜᱮ ᱢᱮᱱᱟᱜ ᱞᱤᱧᱟ ᱵᱟᱨ ᱦᱚᱲ ᱫᱚ ᱪᱮᱛᱟᱱ ᱠᱤᱱ ᱫᱮᱡ ᱟᱠᱟᱱᱟ ᱟᱨ ᱱᱮᱥ ᱫᱚ ᱜᱚᱴᱟ ᱥᱤᱛᱩᱝ ᱫᱤᱱ ᱫᱟᱜ ᱠᱮᱜᱼᱟᱭ ᱟᱨ ᱡᱟᱹᱯᱩᱫ ᱫᱤᱱ ᱦᱚᱸ ᱟᱨ ᱱᱚᱜᱼᱚᱭ ᱫᱩᱨᱜᱟᱹ ᱯᱩᱡᱟᱹ ᱵᱟᱥᱠᱮ ᱦᱟᱹᱵᱤᱡ ᱫᱟᱜ ᱠᱮᱫ ᱜᱮᱭᱟ ᱟᱞᱮ ᱥᱮᱫ ᱚᱱᱟ ᱪᱤᱠᱟᱹ ᱫᱚᱢᱮ ᱠᱟᱴ ᱠᱚᱨᱮ ᱱᱤᱫᱤᱨ ᱠᱚ ᱥᱟᱵ ᱟᱠᱟᱫ ᱠᱚ ᱟᱨ ᱚᱱᱟᱜᱮ ᱵᱮᱥ ᱴᱷᱤᱠ ᱞᱮ ᱦᱩᱨᱤᱫ ᱪᱷᱟᱲᱟᱣᱮᱜᱼᱟ ᱟᱨ ᱡᱚᱜ ᱯᱷᱩᱨᱪᱟᱹ ᱠᱟᱛᱮᱫ ᱟᱨ ᱯᱚᱛᱟᱣ ᱦᱩᱭᱩᱜᱼᱟ ᱟᱨ ᱱᱚᱛᱮ ᱨᱮᱫᱚ ᱤᱧ ᱵᱷᱤᱛᱟᱹᱨ ᱯᱚᱛᱟᱣᱤᱧ ᱮᱦᱚᱵ ᱟᱠᱟᱫᱼᱟ ᱱᱚᱜᱼᱚᱭ ᱧᱮᱞ ᱫᱟᱲᱮᱭᱟᱜ ᱠᱟᱱ ᱜᱮᱭᱟ ᱯᱮ ᱵᱷᱤᱛᱟᱹᱨ ᱯᱟᱥᱴᱟ ᱫᱚ ᱵᱟᱹᱫᱽ ᱦᱟᱥᱟ ᱛᱮᱞᱮ ᱯᱚᱛᱟᱣᱮᱜᱼᱟ ᱟᱨ ᱵᱷᱤᱛᱟᱹᱨ ᱠᱷᱚᱱᱟᱜ ᱡᱟᱦᱟᱸ ᱱᱚᱛᱮ ᱵᱷᱤᱛᱤᱨ ᱚᱲᱟᱜ ᱨᱮᱜᱮ ᱥᱤᱢᱟᱹ ᱟᱠᱟᱱᱟ ᱵᱷᱤᱛᱟᱹᱨ ᱠᱷᱚᱱᱟᱜ ᱡᱟᱦᱟᱸ ᱵᱟᱦᱨᱮ ᱚᱱᱟ ᱫᱚ ᱯᱩᱸᱰ ᱦᱟᱥᱟ ᱛᱮᱞᱮ ᱯᱚᱛᱟᱣᱮᱜᱼᱟ ᱟᱨ ᱤᱧ ᱫᱚ ᱵᱟᱹᱫᱽ ᱦᱟᱥᱟ ᱛᱮ ᱯᱚᱛᱟᱣᱮᱜ ᱟᱹᱧ

ᱟᱨ ᱱᱚᱜᱼᱚᱭ ᱛᱟᱨᱟ ᱯᱚᱛᱟᱣ ᱥᱟᱹᱛ ᱠᱟᱛᱮ ᱱᱚᱜᱼᱚ ᱱᱚᱝᱠᱟ ᱧᱮᱞᱚᱜ ᱠᱟᱱᱟ ᱟᱨ ᱥᱟᱹᱲᱤᱢ ᱠᱚ ᱵᱷᱤᱛᱤᱨ ᱯᱟᱥᱴᱟ ᱵᱮᱥ ᱪᱮᱦᱨᱟ ᱞᱮ ᱡᱚᱜ ᱥᱟᱯᱷᱟ ᱠᱮᱫᱼᱟ ᱟᱨᱞᱮ ᱯᱚᱛᱟᱣ ᱠᱮᱫᱼᱟ ᱚᱱᱟ ᱪᱤᱠᱟᱹ ᱟᱹᱰᱤ ᱥᱟᱯᱷᱟ ᱥᱟᱹᱯᱷᱤ ᱜᱮ ᱧᱮᱞᱚᱜ ᱠᱟᱱᱟ ᱟᱨ ᱚᱛ ᱠᱚᱞᱮ ᱜᱩᱨᱤᱡ ᱛᱟᱨᱟ ᱠᱮᱫᱼᱟ ᱪᱤᱠᱟᱹᱬ ᱜᱮᱭᱟ ᱱᱮᱥ ᱫᱚ ᱱᱟᱦᱟᱜ ᱵᱟᱝ ᱡᱮᱨᱮᱲ ᱦᱩᱭᱩᱜᱼᱟ ᱠᱷᱟᱹᱞᱤ ᱵᱷᱤᱛᱟᱹᱨ ᱜᱮ ᱡᱮᱨᱮᱲ ᱦᱩᱭᱩᱜᱼᱟ ᱟᱨ ᱱᱚᱛᱮ ᱨᱮᱫᱚ ᱡᱟᱹᱯᱤᱫ ᱫᱚ ᱵᱟᱞᱮ ᱡᱟᱹᱯᱤᱫᱟ ᱱᱚᱜᱼᱚ ᱱᱟ ᱯᱟᱥᱴᱟ ᱨᱮᱫᱚ ᱠᱤᱪᱮᱱ ᱛᱟᱞᱮ ᱢᱮᱱᱟᱜᱼᱟ ᱫᱟᱠᱟ ᱚᱲᱟᱜ ᱟᱹᱛᱩ ᱫᱤᱥᱚᱢ ᱨᱮᱫᱚ ᱱᱮᱛᱟᱨ ᱦᱚᱸ ᱦᱟᱥᱟ ᱚᱲᱟᱜ ᱨᱮᱜᱮ ᱫᱟᱠᱟ ᱚᱲᱟᱜ ᱢᱮᱱᱟᱜ ᱛᱟᱞᱮᱭᱟ ᱟᱨ ᱟᱨ ᱡᱟᱹᱯᱤᱫ ᱫᱚ ᱱᱚᱣᱟ ᱯᱟᱥᱴᱟ ᱨᱮᱫᱚ ᱵᱟᱞᱮ ᱡᱟᱹᱯᱤᱫᱟ ᱡᱟᱹᱯᱤᱫ ᱫᱚ ᱪᱷᱟᱫᱽ ᱚᱲᱟᱜ ᱯᱟᱥᱴᱟ ᱨᱮᱜᱮ ᱡᱟᱹᱯᱤᱫᱟᱞᱮ ᱥᱤᱛᱩᱝ ᱢᱟ ᱵᱟᱡᱟᱜ ᱠᱟᱱᱟ ᱯᱩᱨᱟᱹ ᱦᱮᱸᱥᱮ ᱟᱨ ᱵᱟᱡᱟᱜ ᱜᱮ ᱥᱤᱛᱩᱝ ᱥᱤᱛᱩᱝ ᱟᱨ ᱛᱮᱦᱮᱧ ᱫᱚ ᱱᱟᱦᱟᱜ ᱱᱮᱠᱥᱴ ᱢᱚᱨᱱᱤᱝ ᱠᱟᱱᱟ ᱟᱨ ᱠᱩᱰᱟᱹᱢ ᱵᱷᱤᱛ ᱥᱮᱫ ᱞᱮ ᱯᱚᱛᱟᱣ ᱞᱟᱹᱜᱤᱫᱚᱜ ᱟᱹᱣᱨᱤ ᱞᱮ ᱯᱚᱛᱟᱣᱟ ᱚᱱᱛᱮ ᱜᱮ ᱪᱟᱞᱟᱜ ᱠᱟᱱᱟᱞᱤᱧ ᱟᱭᱳ ᱫᱚ ᱡᱚᱱᱚᱜ ᱠᱚᱭ ᱥᱟᱵ ᱟᱠᱟᱫᱼᱟ ᱟᱨ ᱤᱧ ᱫᱚ ᱵᱟᱹᱞᱴᱤᱧ ᱥᱟᱵ ᱟᱠᱟᱫᱼᱟ ᱚᱱᱟ ᱨᱮ ᱦᱟᱥᱟ ᱢᱮᱱᱟᱜᱼᱟ ᱦᱟᱥᱟ ᱞᱮ ᱞᱮᱦᱟ ᱟᱠᱟᱫᱼᱟ ᱟᱨ ᱥᱟᱛᱮ ᱟᱲᱮ ᱥᱮᱫ ᱛᱮ ᱯᱟᱨᱚᱢ ᱪᱟᱞᱟᱜ ᱠᱟᱱᱟᱞᱤᱧ ᱠᱩᱰᱟᱹᱢ ᱪᱟᱞᱟᱜ ᱠᱟᱱᱟᱞᱤᱧ ᱟᱭᱳ ᱥᱟᱞᱟᱜ ᱟᱨ ᱢᱮᱱᱟᱜ ᱠᱚᱣᱟ ᱱᱟᱦᱟᱜ ᱟᱞᱮ ᱢᱟᱹᱭ ᱛᱟᱠᱚ ᱡᱚᱛᱚ ᱦᱚᱲ ᱜᱮ ᱯᱚᱛᱟᱣ ᱟᱞᱮ ᱯᱩᱱ ᱦᱚᱲ ᱛᱮ ᱛᱮᱦᱮᱧ ᱦᱚᱸ ᱟᱨ ᱱᱚᱜᱼᱚᱭ ᱛᱟᱨᱟ ᱠᱩᱰᱟᱹᱢ ᱞᱤᱧ ᱥᱮᱴᱮᱨᱮᱱᱟ ᱱᱚᱜᱼᱚᱭ ᱤᱧᱟᱹᱜ ᱛᱟᱭᱱᱚᱢ ᱥᱮᱫ ᱧᱮᱞ ᱫᱟᱲᱮᱭᱟᱜᱼᱟ ᱯᱮ ᱵᱷᱤᱛ ᱟᱨ ᱯᱟᱨᱣᱟ ᱴᱚᱝ ᱠᱚ ᱢᱮᱱᱟᱜᱼᱟ ᱟᱨ ᱵᱷᱤᱛ ᱦᱚᱞᱟ ᱡᱮᱨᱮᱲ ᱟᱠᱟᱱᱟ ᱚᱱᱟ ᱠᱚ ᱜᱩᱨᱤᱡᱮᱜᱼᱟ ᱟᱞᱮ ᱢᱟᱹᱭ ᱟᱨ ᱵᱟᱨ ᱯᱮ ᱫᱤᱱ ᱠᱷᱚᱡᱟᱜ ᱞᱮ ᱯᱚᱛᱟᱣ ᱠᱮᱜᱼᱟ ᱯᱚᱛᱟᱣ ᱜᱮ ᱟᱹᱣᱨᱤ ᱞᱮ ᱥᱟᱹᱛᱟ ᱟᱨ ᱛᱮᱦᱮᱧ ᱫᱚ ᱱᱚᱜᱼᱚᱭ ᱱᱚᱛᱮ ᱠᱩᱰᱟᱹᱢ ᱵᱷᱤᱛ ᱱᱟᱦᱟᱜ ᱞᱮ ᱯᱚᱛᱟᱣ ᱞᱟᱹᱜᱤᱫ ᱤᱧ ᱢᱤᱱᱟᱹᱧᱟ ᱟᱨᱦᱚᱸ ᱢᱮᱱᱟᱜ ᱠᱚᱣᱟ ᱟᱞᱮ ᱨᱮᱱ ᱟᱞᱮ ᱢᱟᱹᱭ ᱛᱮᱠᱚ ᱵᱟᱨ ᱯᱮ ᱦᱚᱲ ᱟᱨ ᱛᱮᱦᱮᱧ ᱫᱚ ᱱᱟᱦᱟᱜ ᱞᱮ ᱯᱚᱛᱟᱣ ᱥᱟᱹᱛ ᱜᱮᱭᱟ ᱱᱟᱦᱟᱜ ᱯᱟᱞᱮᱫ

ᱪᱮᱫ ᱞᱮᱠᱟ ᱧᱮᱞᱚᱜ ᱠᱟᱱᱟ ᱠᱚᱢᱮᱱᱴ ᱠᱟᱛᱮ ᱞᱟᱹᱭ ᱛᱟᱵᱚᱱ ᱯᱮ ᱱᱟᱦᱟᱜ ᱟᱨ ᱡᱟᱦᱟᱸᱭ ᱠᱚ ᱵᱞᱚᱜᱽ ᱯᱮ ᱠᱩᱥᱤᱭᱟᱜ ᱠᱟᱱᱟ ᱞᱟᱭᱤᱠ ᱛᱟᱨᱟ ᱠᱟᱜ ᱯᱮ ᱟᱨ ᱡᱟᱦᱟᱸᱭ ᱠᱚ ᱪᱮᱱᱮᱞ ᱨᱮᱯᱮ ᱱᱟᱣᱟ ᱜᱮᱭᱟ ᱥᱟᱵᱥᱠᱨᱟᱭᱤᱵ ᱛᱟᱨᱟ ᱠᱟᱜ ᱯᱮ ᱟᱨ ᱟᱞᱮᱭᱟᱜ ᱥᱚᱦᱨᱟᱭ ᱢᱟ ᱥᱮᱴᱮᱨᱮᱱᱟ ᱟᱜᱽᱞᱮ ᱥᱚᱯᱛᱟ ᱠᱷᱚᱱᱟᱜ ᱜᱮ ᱱᱟᱦᱟᱜ ᱮᱦᱚᱵᱚᱜ ᱠᱟᱱᱟ ᱟᱨ ᱪᱟᱨ ᱱᱚᱵᱷᱮᱢᱵᱚᱨ ᱠᱷᱚᱱ ᱮᱦᱚᱵᱚᱜ ᱠᱟᱱᱟ ᱚᱱᱠᱟ ᱫᱚ ᱜᱚᱴ ᱵᱚᱸᱜᱟ ᱢᱮᱱᱟᱜᱼᱟ ᱪᱟᱨ ᱛᱟᱹᱨᱤᱠᱷ ᱟᱨ ᱯᱟᱸᱪ ᱛᱟᱹᱨᱤᱠᱷ ᱫᱚ ᱢᱮᱱᱟᱜᱼᱟ ᱜᱚᱲᱟ ᱵᱚᱸᱜᱟ ᱟᱨ ᱠᱷᱩᱱᱴᱟᱹᱣ ᱠᱚᱦᱚᱸ ᱢᱮᱱᱟᱜ ᱜᱮᱭᱟ ᱚᱱᱟ ᱫᱚ ᱱᱟᱜ ᱦᱤᱡᱩᱜ ᱠᱟᱱ ᱵᱞᱚᱜᱽ ᱨᱮ ᱱᱟᱜ ᱧᱮᱞ ᱫᱟᱲᱮᱭᱟᱜᱼᱟ ᱯᱮ ᱛᱚᱵᱮ ᱛᱮᱦᱮᱧᱟᱜ ᱵᱞᱚᱜᱽ ᱱᱚᱰᱮ ᱜᱮ ᱢᱩᱪᱟᱹᱫᱮᱜᱼᱟᱹᱧ ᱟᱨ ᱵᱷᱤᱰᱤᱭᱳ ᱧᱮᱞ ᱞᱟᱹᱜᱤᱫ ᱟᱹᱰᱤ ᱟᱭᱢᱟ ᱥᱟᱨᱦᱟᱣ ᱜᱮ